ᱪᱮᱫ ᱵᱚᱞᱮ ᱫᱷᱚᱨᱚᱢ ᱢᱟᱱᱟᱛᱮ ᱟᱵᱚᱣᱟᱜ ᱡᱟᱹᱛᱤ ᱵᱚᱫᱚᱞᱚᱜ ᱠᱟᱱᱟ ᱢᱮᱱ ᱫᱟᱠᱚ ᱟᱫᱟᱱ ᱦᱚᱲ ᱛᱮᱦᱮᱧᱤᱧ ᱵᱩᱡᱽ ᱠᱮᱜᱼᱟ ᱡᱮ ᱠᱷᱟᱹᱞᱤ ᱚᱞᱚᱜ ᱯᱟᱲᱦᱟᱣ ᱠᱟᱛᱮ ᱰᱤᱜᱽᱨᱤ ᱦᱟᱢᱮᱴ ᱞᱮᱱᱠᱷᱟᱱ ᱜᱮ ᱟᱢ ᱫᱚ ᱮᱡᱩᱠᱮᱴᱮᱰ ᱥᱮ ᱥᱮᱪᱮᱫᱟᱱ ᱦᱚᱲ ᱵᱟᱝᱮᱢ ᱵᱮᱱᱟᱣ ᱫᱟᱲᱮᱭᱟᱜᱼᱟ ᱯᱨᱚᱯᱟᱨ ᱮᱡᱩᱠᱮᱥᱚᱱ ᱥᱮ ᱵᱷᱤᱛᱤᱨ ᱠᱷᱚᱱ ᱥᱮᱪᱮᱫ ᱫᱚ ᱵᱷᱮᱜᱟᱨ ᱡᱤᱱᱤᱥ ᱠᱟᱱᱟ ᱟᱢ ᱡᱩᱫᱤ ᱠᱞᱟᱥ ᱚᱣᱟᱱ ᱠᱷᱚᱱ ᱦᱟᱭᱟᱨ ᱮᱡᱩᱠᱮᱥᱚᱱ ᱫᱷᱟᱹᱵᱤᱡ ᱢᱩᱠᱷᱚᱥᱛᱚ ᱵᱤᱨᱫᱟᱹ ᱛᱮᱜᱮᱢ ᱯᱟᱨᱚᱢ ᱤᱫᱤᱭᱟ ᱩᱱᱫᱚ ᱱᱩᱭ ᱠᱩᱲᱤ ᱜᱤᱫᱽᱨᱟᱹ ᱞᱮᱠᱟᱜᱮ ᱡᱷᱚᱛᱚ ᱦᱚᱲ ᱥᱟᱢᱟᱝ ᱨᱮ ᱵᱷᱩᱞᱵᱷᱟᱞ ᱮᱠᱥᱯᱞᱮᱱᱮᱥᱚᱱ ᱮᱢ ᱮᱢᱟ ᱴᱮᱱᱛᱷ ᱰᱤᱥᱮᱢᱵᱚᱨ ᱴᱩ ᱛᱷᱟᱣᱡᱮᱱᱰ ᱴᱩᱭᱮᱱᱴᱤ ᱯᱷᱳᱨ ᱦᱤᱞᱳᱜ ᱱᱩᱭ ᱠᱩᱲᱤ ᱜᱤᱫᱽᱨᱟᱹ ᱥᱳᱥᱟᱞ ᱢᱤᱰᱤᱭᱟ ᱨᱮ ᱢᱤᱫᱴᱟᱝ ᱵᱷᱤᱰᱤᱭᱳ ᱯᱳᱥᱴ ᱞᱮᱫᱟᱭ ᱚᱱᱟᱨᱮ ᱞᱟᱹᱭᱮᱫ ᱛᱟᱦᱮᱱᱟᱭ ᱫᱷᱚᱨᱚᱢ ᱵᱚᱫᱚᱞ ᱛᱮᱫᱚ ᱡᱟᱹᱛᱤ ᱵᱟᱝ ᱵᱚᱫᱚᱞᱚᱜᱼᱟ ᱟᱢ ᱦᱤᱱᱫᱩ ᱠᱷᱨᱤᱥᱴᱟᱱᱚᱜ ᱢᱮ ᱮᱱᱛᱮ ᱨᱮᱦᱚᱸ ᱮᱥ ᱴᱤ ᱨᱮᱜᱮᱢ ᱛᱟᱦᱮᱱᱟ ᱚᱱᱟ ᱠᱞᱤᱯᱥ ᱟᱯᱮ ᱦᱚᱸ ᱧᱮᱞ ᱛᱟᱵᱚᱱ ᱯᱮ ᱤᱧ ᱫᱚᱧ ᱢᱮᱱᱟ ᱫᱷᱚᱨᱚᱢ ᱢᱟᱱᱟᱣ ᱞᱮᱠᱟᱛᱮ ᱟᱯᱱᱟᱨᱟᱜ ᱡᱟᱹᱛᱤ ᱫᱚ ᱵᱟᱝ ᱵᱚᱫᱚᱞᱚᱜ ᱠᱟᱱᱟ ᱟᱯᱱᱟᱨᱟᱜ ᱡᱟᱹᱛ ᱫᱚ ᱯᱟᱹᱨᱤᱥ ᱞᱮᱠᱟᱛᱮ ᱟᱢ ᱚᱠᱟ ᱞᱮᱠᱟᱱ ᱡᱟᱹᱛ ᱴᱟᱭᱴᱮᱞ ᱠᱷᱚᱱᱮᱢ ᱦᱮᱡ ᱟᱠᱟᱱᱟ ᱮᱦᱚᱵ ᱠᱷᱚᱱ ᱪᱮᱫ ᱞᱮᱠᱟ ᱠᱟᱛᱮ ᱵᱚᱱ ᱟᱹᱥᱩᱞᱚᱜ ᱠᱟᱱᱟ ᱚᱱᱟ ᱞᱮᱠᱟ ᱛᱮᱵᱚᱱ ᱦᱮᱡ ᱟᱠᱟᱱᱟ ᱦᱩᱭ ᱠᱟᱱᱟ ᱵᱚᱱ ᱟᱵᱚ ᱦᱚᱲ ᱟᱹᱫᱤᱵᱟᱹᱥᱤ ᱢᱟᱱᱮ ᱮᱥᱴᱤ ᱢᱟᱱᱮ ᱡᱚᱜᱽᱲᱟᱜ ᱠᱟᱱᱟ ᱟᱵᱚ ᱥᱟᱱᱛᱟᱞ ᱵᱩᱡᱷᱟᱹᱣ ᱛᱟᱵᱚᱱ ᱯᱮ ᱮᱥᱴᱤ ᱦᱚᱲ ᱤᱥᱟᱹᱭ ᱫᱷᱚᱨᱚᱢ ᱮ ᱢᱟᱱᱟᱜ ᱠᱟᱱ ᱠᱷᱟᱱ ᱩᱱᱤ ᱫᱚ ᱵᱚᱞᱮ ᱮᱥᱴᱤ ᱠᱷᱚᱱ ᱫᱚ ᱚᱪᱚᱜ ᱜᱮᱭᱟ ᱟᱫᱚ ᱚᱱᱟ ᱫᱚ ᱚᱠᱟ ᱞᱮᱠᱟ ᱟᱢ ᱦᱤᱱᱫᱩ ᱫᱷᱚᱨᱚᱢ ᱢᱟᱱᱟᱜ ᱠᱟᱱ ᱠᱷᱟᱱ ᱫᱚ ᱛᱚᱵᱮ ᱟᱢ ᱫᱚᱢ ᱦᱤᱱᱫᱩᱭᱮᱱᱟ ᱦᱤᱱᱫᱩᱭᱮᱱᱟᱢ ᱛᱚᱵᱮ ᱟᱭᱢᱟ ᱦᱚᱲ ᱚᱱᱠᱟ ᱠᱚ ᱢᱟᱱᱟᱣᱮᱫ ᱠᱟᱱᱟ ᱟᱵᱚ ᱦᱚᱲ ᱡᱟᱹᱛ ᱦᱤᱱᱫᱩ ᱫᱷᱚᱨᱚᱢ ᱠᱚ ᱢᱟᱱᱟᱣᱮᱫ ᱠᱟᱱ ᱠᱷᱟᱱ ᱩᱱᱠᱩ ᱫᱚᱠᱚ ᱦᱤᱱᱫᱩ ᱨᱮᱠᱚ ᱟᱞᱱᱟ ᱛᱚᱵᱮ ᱮᱥᱴᱤ ᱫᱚᱵᱚᱱ ᱪᱟᱵᱟᱭᱮᱱᱟ ᱟᱵᱚᱣᱟᱜ ᱠᱚᱴᱟ ᱠᱚᱫᱚ ᱪᱟᱵᱟᱭᱮᱱᱟ ᱟᱵᱚ ᱩᱱᱟᱹᱜ ᱞᱮᱞᱦᱟᱣ ᱵᱚᱱ ᱵᱚᱞᱮ ᱟᱵᱚ ᱥᱟᱱᱛᱟᱲ ᱦᱚᱲ ᱵᱟᱝ ᱟᱵᱚ ᱟᱵᱚ ᱜᱮᱵᱚ ᱞᱟᱹᱲᱦᱟᱹᱭᱚᱜ ᱠᱟᱱᱟ ᱱᱚᱣᱟ ᱥᱟᱹᱨᱤ ᱠᱟᱛᱷᱟ ᱠᱟᱱᱟ ᱛᱤᱱᱟᱹᱜ ᱫᱷᱟᱹᱵᱤᱡ ᱪᱷᱟᱞᱟᱹᱭ ᱯᱮ ᱟᱨ ᱡᱟᱦᱟᱸᱭ ᱜᱟᱛᱮ ᱠᱚ ᱞᱟᱹᱭ ᱠᱚᱯᱮ ᱫᱷᱚᱨᱚᱢ ᱡᱩᱫᱟᱹ ᱜᱮᱭᱟ ᱡᱟᱹᱛᱤ ᱡᱩᱫᱟᱹ ᱜᱮᱭᱟ ᱡᱟᱹᱛᱤ ᱫᱚ ᱯᱟᱹᱨᱤᱥ ᱞᱮᱠᱟᱛᱮ ᱟᱨ ᱫᱷᱚᱨᱚᱢ ᱫᱚ ᱟᱢᱟᱜ ᱯᱟᱹᱛᱭᱟᱹᱣ ᱚᱠᱟ ᱞᱮᱠᱟᱢ ᱯᱟᱹᱛᱭᱟᱹᱜ ᱠᱟᱱᱟ ᱯᱳᱭᱞᱳ ᱫᱚ ᱦᱩᱭᱩᱜ ᱠᱟᱱᱟ ᱱᱩᱭ ᱠᱩᱲᱤ ᱜᱤᱫᱽᱨᱟᱹ ᱫᱚ ᱫᱷᱚᱨᱚᱢ ᱨᱮᱱᱟᱜ ᱰᱮᱯᱷᱤᱱᱮᱥᱚᱱ ᱠᱟᱹᱴᱤᱡ ᱦᱚᱸ ᱵᱟᱝ ᱮ ᱵᱟᱲᱟᱭᱟ ᱥᱮᱠᱮᱱᱰ ᱫᱚ ᱥᱟᱱᱛᱟᱲ ᱠᱚᱣᱟᱜ ᱱᱟᱜᱟᱢ ᱦᱚᱸ ᱠᱟᱹᱴᱤᱡ ᱦᱚᱸ ᱵᱟᱝ ᱮ ᱵᱟᱲᱟᱭᱟ ᱛᱷᱟᱨᱰ ᱤᱢᱯᱚᱨᱴᱮᱱᱴ ᱫᱚ ᱦᱩᱭᱩᱜ ᱠᱟᱱᱟ ᱤᱱᱰᱤᱭᱟᱱ ᱠᱚᱱᱥᱴᱤᱴᱤᱭᱩᱥᱚᱱ ᱨᱮᱱᱟᱜ ᱱᱚᱞᱮᱡᱽ ᱠᱟᱹᱴᱤᱡ ᱦᱚᱸ ᱵᱟᱹᱱᱩᱜ ᱛᱟᱭᱟ ᱥᱯᱮᱥᱟᱞᱤ ᱠᱟᱥᱴ ᱨᱤᱡᱟᱨᱵᱷᱮᱥᱚᱱ ᱪᱮᱫ ᱞᱟᱹᱜᱤᱫ ᱥᱮ ᱚᱠᱚᱭ ᱞᱟᱹᱜᱤᱫ ᱵᱮᱱᱟᱣ ᱠᱟᱱᱟ ᱪᱮᱫ ᱦᱚᱸ ᱵᱟᱝ ᱮ ᱵᱟᱲᱟᱭᱟ ᱢᱤᱫ ᱠᱟᱛᱷᱟ ᱛᱮ ᱡᱩᱫᱤᱧ ᱞᱟᱹᱭᱟ ᱱᱚᱝᱠᱟ ᱚᱞᱯᱚ ᱵᱤᱫᱽᱫᱟ ᱵᱷᱚᱭᱚᱝᱠᱚᱨᱤ ᱟᱹᱰᱤ ᱦᱚᱲ ᱟᱨᱦᱚᱸ ᱠᱚᱢᱮᱱᱴ ᱨᱮ ᱱᱩᱭᱟᱜ ᱚᱯᱤᱱᱤᱭᱚᱱ ᱠᱚ ᱥᱟᱯᱳᱨᱴ ᱫᱟ ᱫᱮᱴ ᱢᱤᱱᱥ ᱩᱱᱠᱩ ᱦᱚᱸ ᱪᱮᱫ ᱦᱚᱸ ᱵᱟᱝᱠᱚ ᱵᱟᱲᱟᱭᱟ ᱛᱚ ᱚᱱᱟᱜᱮ ᱢᱤᱫ ᱢᱤᱫ ᱛᱮ ᱥᱚᱴᱷᱤᱠ ᱨᱤᱥᱟᱨᱪ ᱠᱟᱛᱮ ᱱᱚᱣᱟ ᱵᱷᱤᱰᱤᱭᱳ ᱵᱮᱱᱟᱣ ᱦᱩᱭ ᱠᱟᱱᱟ ᱱᱚᱣᱟ ᱵᱷᱤᱰᱤᱭᱳ ᱫᱚ ᱨᱳᱥᱴᱤᱝ ᱞᱮᱠᱟ ᱛᱮᱫᱚ ᱟᱞᱚᱯᱮ ᱧᱮᱞ ᱛᱟᱵᱚᱱᱟ ᱱᱩᱭ ᱠᱩᱲᱤ ᱜᱤᱫᱽᱨᱟᱹ ᱞᱮᱠᱟ ᱜᱮ ᱟᱹᱰᱤ ᱦᱚᱲ ᱜᱮ ᱟᱵᱚᱨᱮᱱ ᱦᱚᱲ ᱠᱚ ᱢᱤᱥᱜᱟᱭᱤᱰ ᱮᱫ ᱠᱚᱣᱟ ᱚᱱᱟᱛᱮ ᱯᱷᱟᱭᱱᱟᱞᱤ ᱱᱚᱣᱟ ᱵᱷᱤᱰᱤᱭᱳ ᱦᱚᱞᱮ ᱵᱮᱱᱟᱣ ᱥᱟᱹᱨᱤ ᱠᱮᱫᱼᱟ ᱡᱮᱦᱮᱛᱩ ᱥᱟᱱᱛᱟᱲ ᱫᱷᱚᱨᱚᱢ ᱮᱱᱰ ᱮᱥ ᱴᱤ ᱨᱤᱡᱟᱨᱵᱷᱮᱥᱚᱱ ᱤᱫᱤ ᱠᱟᱛᱮ ᱨᱚᱲ ᱟᱠᱟᱫᱟᱭ ᱚᱱᱟᱛᱮ ᱟᱨᱦᱚᱸ ᱢᱚᱱᱮᱨᱮ ᱡᱟᱹᱥᱛᱤ ᱤᱱᱴᱟᱨᱮᱥᱴᱤᱝ ᱦᱮᱡ ᱮᱱᱟ ᱵᱷᱤᱰᱤᱭᱳ ᱠᱨᱤᱭᱮᱴ ᱨᱮᱱᱟᱜ ᱯᱟᱹᱭᱞᱟᱹ ᱵᱟᱲᱟᱭ ᱦᱩᱭᱩᱜ ᱛᱟᱵᱚᱱᱟ ᱢᱩᱨᱢᱩ ᱢᱟᱱᱰᱤ ᱠᱤᱥᱠᱩ ᱦᱟᱸᱥᱫᱟ ᱥᱚᱨᱮᱱ ᱮᱢᱟᱱ ᱴᱟᱭᱴᱮᱞ ᱠᱚ ᱚᱠᱟᱨᱮ ᱵᱚᱱ ᱧᱟᱢ ᱟᱠᱟᱫᱟ ᱱᱚᱣᱟ ᱠᱚ ᱛᱚ ᱟᱨ ᱟᱡ ᱟᱡ ᱛᱮᱫᱚ ᱵᱟᱵᱚᱱ ᱧᱟᱢ ᱟᱠᱟᱫᱟ ᱥᱮ ᱦᱟᱞᱟᱝ ᱧᱟᱢ ᱠᱟᱛᱮ ᱫᱚ ᱵᱟᱵᱚᱱ ᱧᱟᱢ ᱟᱠᱟᱫᱟ ᱥᱮ ᱡᱟᱦᱟᱸᱭ ᱛᱟᱦᱮᱸ ᱫᱚ ᱱᱚᱣᱟ ᱴᱟᱭᱴᱮᱞ ᱨᱮᱱ ᱵᱷᱟᱹᱜᱤᱫᱟᱨ ᱦᱚᱸ ᱵᱟᱝ ᱠᱚ ᱵᱮᱱᱟᱣ ᱫᱟᱲᱮᱭᱟᱜᱼᱟ ᱱᱚᱣᱟ ᱞᱟᱹᱜᱤᱫ ᱥᱟᱱᱛᱷᱟᱞᱤ ᱢᱟᱭᱛᱷᱳᱞᱚᱡᱤ ᱵᱟᱲᱟᱭ ᱦᱩᱭᱩᱜ ᱛᱟᱵᱚᱱᱟ᱾ ᱯᱩᱨᱟᱹ ᱫᱚ ᱱᱚᱣᱟ ᱦᱩᱰᱤᱧ ᱵᱷᱤᱰᱤᱭᱳ ᱨᱮ ᱞᱟᱹᱭ ᱯᱚᱥᱤᱵᱤᱞ ᱵᱟᱝ ᱠᱟᱱᱟ ᱡᱟᱥᱴ ᱱᱚᱣᱟ ᱴᱩᱠᱩᱧ ᱞᱟᱹᱭ ᱫᱟ ᱵᱷᱟᱰᱟᱱ ᱵᱤᱱᱛᱤ ᱨᱮ ᱢᱟᱹᱱᱢᱤ ᱥᱤᱨᱡᱚᱱ ᱨᱮᱱᱟᱜ ᱠᱟᱛᱷᱟ ᱜᱩᱨᱩ ᱠᱚ ᱠᱚ ᱞᱟᱹᱭ ᱛᱟᱵᱚᱱ ᱜᱮᱭᱟ ᱚᱸᱰᱮ ᱯᱤᱞᱪᱩ ᱦᱟᱲᱟᱢ ᱯᱤᱞᱪᱩ ᱵᱩᱰᱷᱤ ᱛᱟᱹᱠᱤᱱ ᱟᱜ ᱠᱟᱛᱷᱟ ᱦᱚᱸ ᱠᱚ ᱞᱟᱹᱭ ᱜᱮᱭᱟ ᱟᱨ ᱞᱤᱴᱟᱹ ᱜᱚᱥᱟᱭ ᱥᱮ ᱢᱟᱨᱟᱝ ᱵᱩᱨᱩ ᱮᱢ ᱟᱠᱟᱫ ᱵᱚᱱ ᱯᱟᱹᱨᱤᱥ ᱢᱮᱱ ᱫᱚ ᱦᱟᱸᱥᱫᱟ ᱢᱩᱨᱢᱩ ᱠᱤᱥᱠᱩ ᱢᱟᱹᱱᱰᱤ ᱥᱚᱨᱮᱱ ᱵᱟᱥᱠᱮ ᱵᱮᱥᱨᱟ ᱦᱮᱢᱵᱨᱚᱢ ᱴᱩᱰᱩ ᱪᱚᱬᱮ ᱯᱟᱹᱣᱨᱤᱭᱟᱹ ᱜᱮᱸᱰᱣᱟᱨ ᱮᱢᱟᱱ ᱠᱚ ᱵᱟᱰᱟᱭ ᱧᱟᱢᱚᱜᱼᱟ᱾ ᱱᱚᱰᱮ ᱠᱷᱚᱱ ᱠᱞᱤᱭᱟᱨᱞᱤ ᱵᱩᱡᱽᱱᱟ ᱡᱟᱦᱟᱸᱭ ᱠᱚ ᱱᱚᱣᱟ ᱴᱟᱭᱴᱮᱞ ᱠᱚ ᱤᱭᱩᱡᱽ ᱫᱟ ᱩᱱᱠᱩ ᱫᱚ ᱯᱤᱞᱪᱩ ᱦᱟᱲᱟᱢ ᱯᱤᱞᱪᱩ ᱵᱩᱰᱷᱤ ᱨᱮᱱ ᱯᱚᱯᱚᱝᱲᱟ ᱠᱟᱱᱟ ᱵᱚᱱ ᱟᱨ ᱢᱟᱨᱟᱝ ᱵᱩᱨᱩ ᱵᱤᱥᱥᱟᱥᱤ ᱠᱟᱱᱟ ᱵᱚᱱ᱾ ᱠᱳᱱᱳ ᱵᱮᱱᱟᱨᱡᱤ ᱥᱮ ᱥᱚᱨᱢᱟ ᱡᱤ ᱨᱮᱱ ᱜᱤᱫᱽᱨᱟᱹ ᱛᱤᱥ ᱦᱚᱸ ᱢᱟᱨᱟᱝ ᱵᱩᱨᱩ ᱟᱜ ᱴᱟᱭᱴᱮᱞ ᱵᱮᱵᱚᱦᱟᱨ ᱨᱮᱱᱟᱜ ᱥᱟᱦᱚᱥ ᱵᱟᱹᱱᱩᱜ ᱛᱟᱠᱚᱣᱟ᱾ ᱥᱳ ᱱᱚᱣᱟ ᱴᱟᱭᱴᱮᱞ ᱡᱩᱫᱤ ᱡᱟᱦᱟᱸᱭ ᱠᱚ ᱵᱮᱵᱚᱦᱟᱨ ᱫᱟ ᱩᱱᱠᱩ ᱫᱚ ᱡᱷᱚᱛᱚ ᱠᱚᱜᱮ ᱥᱟᱱᱛᱟᱲ ᱫᱷᱚᱨᱚᱢ ᱨᱮᱱ ᱦᱚᱲ ᱠᱟᱱᱟ ᱠᱚ ᱟᱨ ᱡᱟᱦᱮᱨ ᱨᱮᱠᱚ ᱵᱚᱸᱜᱟ ᱵᱩᱨᱩᱭᱟ᱾ ᱥᱮᱠᱮᱱᱰ ᱫᱚ ᱫᱷᱚᱨᱚᱢ ᱨᱮᱱᱟᱜ ᱠᱟᱛᱷᱟ ᱢᱟᱹᱱᱢᱤ ᱥᱤᱨᱡᱚᱱ ᱛᱟᱭᱚᱢ ᱜᱮ ᱫᱷᱚᱨᱚᱢ ᱫᱚ ᱵᱮᱱᱟᱣ ᱟᱠᱟᱱᱟ ᱫᱷᱚᱨᱚᱢ ᱫᱚ ᱢᱤᱫᱴᱟᱝ ᱥᱤᱥᱴᱮᱢ ᱯᱟᱹᱛᱭᱟᱹᱣ ᱟᱨ ᱯᱨᱮᱠᱴᱤᱥ ᱠᱟᱱ ᱡᱟᱦᱟᱸ ᱫᱟᱨᱟᱭ ᱛᱮ ᱟᱵᱚ ᱢᱟᱹᱱᱢᱤ ᱵᱟᱧᱪᱟᱣ ᱢᱮᱱᱟᱜ ᱵᱚᱱ ᱫᱷᱚᱨᱚᱢ ᱜᱮ ᱟᱵᱚᱭ ᱪᱮᱫ ᱟᱵᱚᱱᱟ ᱞᱟᱹᱭ ᱞᱟᱠᱪᱟᱨ ᱟᱹᱨᱤᱪᱟᱹᱞᱤ ᱨᱮᱱᱟᱜ ᱠᱟᱛᱷᱟ ᱢᱟᱹᱱᱢᱤ ᱡᱟᱱᱟᱢ ᱚᱠᱛᱚ ᱨᱮ ᱪᱮᱫ ᱠᱟᱹᱢᱤ ᱵᱟᱯᱞᱟ ᱨᱮ ᱪᱮᱫ ᱠᱟᱹᱢᱤ ᱵᱚᱸᱜᱟ ᱵᱩᱨᱩ ᱨᱮ ᱪᱮᱫ ᱠᱟᱹᱢᱤ ᱜᱚᱡ ᱜᱩᱨ ᱨᱮ ᱪᱮᱫ ᱪᱮᱫ ᱠᱟᱹᱢᱤ ᱱᱚᱣᱟ ᱠᱚᱫᱚ ᱫᱷᱟᱹᱨᱛᱤᱯᱩᱨᱤ ᱨᱮᱱᱟᱜ ᱡᱷᱚᱛᱚ ᱫᱷᱚᱨᱚᱢ ᱨᱮᱜᱮ ᱵᱷᱮᱜᱟᱨ ᱵᱷᱮᱜᱟᱨ ᱞᱮᱠᱟᱛᱮ ᱢᱮᱱᱟᱜ ᱟᱠᱟᱫᱟ ᱢᱤᱫᱴᱟᱝ ᱦᱤᱱᱫᱩ ᱫᱷᱚᱨᱚᱢ ᱨᱮᱱ ᱦᱚᱲ ᱥᱟᱹᱨᱤ ᱥᱟᱨᱱᱟ ᱫᱷᱚᱨᱚᱢ ᱞᱮᱠᱟᱱ ᱟᱹᱨᱤᱪᱟᱹᱞᱤ ᱛᱮ ᱵᱤᱦᱟᱹ ᱵᱟᱯᱞᱟ ᱛᱤᱥ ᱦᱚᱸ ᱵᱟᱝ ᱮ ᱠᱚᱨᱟᱣᱟ ᱟᱨ ᱢᱤᱫᱴᱟᱝ ᱢᱩᱥᱞᱤᱢ ᱦᱚᱸ ᱛᱤᱥ ᱦᱚᱸ ᱠᱷᱨᱤᱥᱪᱟᱱ ᱫᱷᱚᱨᱚᱢ ᱨᱮᱱᱟᱜ ᱨᱤᱪᱩᱣᱟᱞᱥ ᱛᱮ ᱵᱟᱝ ᱮ ᱵᱷᱟᱸᱰᱟᱱᱚᱜᱼᱟ ᱫᱷᱟᱹᱨᱛᱤᱯᱩᱨᱤ ᱨᱮ ᱛᱤᱱᱟᱹᱜ ᱦᱚᱲ ᱢᱟᱨᱟᱝ ᱵᱩᱨᱩᱣᱟᱜ ᱴᱟᱭᱴᱮᱞ ᱠᱚ ᱤᱭᱩᱡᱽ ᱫᱟ ᱩᱱᱠᱩ ᱫᱚ ᱥᱟᱹᱨᱤ ᱟᱨ ᱵᱟᱝᱠᱷᱟᱱ ᱥᱟᱨᱱᱟ ᱫᱷᱚᱨᱚᱢ ᱨᱮᱱ ᱦᱚᱲ ᱠᱟᱱᱟ ᱛᱷᱟᱨᱰ ᱫᱚ ᱮᱥᱴᱤ ᱨᱤᱡᱟᱨᱵᱷᱮᱥᱚᱱ ᱜᱟᱛᱮ ᱠᱚ ᱥᱟᱱᱟᱢ ᱠᱚᱜᱮ ᱵᱚᱱ ᱵᱟᱲᱟᱭᱟ ᱢᱤᱫᱴᱟᱝ ᱫᱤᱥᱚᱢ ᱠᱚᱱᱴᱨᱳᱞ ᱞᱟᱹᱜᱤᱫ ᱡᱟᱦᱟᱸ ᱯᱩᱛᱷᱤ ᱛᱟᱦᱮᱱᱟ ᱥᱮ ᱢᱮᱱᱟᱜ ᱟᱠᱟᱫᱟ ᱚᱱᱟ ᱫᱚ ᱥᱚᱝᱵᱤᱫᱷᱟᱱ ᱥᱮ ᱠᱚᱱᱥᱴᱤᱴᱤᱭᱩᱥᱚᱱ ᱵᱚᱱ ᱢᱮᱛᱟᱜ ᱠᱟᱱᱟ ᱡᱟᱦᱟᱸ ᱯᱩᱛᱷᱤ ᱨᱮ ᱚᱞ ᱛᱟᱦᱮᱱᱟ ᱚᱱᱟ ᱫᱤᱥᱚᱢ ᱨᱮᱱᱟᱜ ᱟᱹᱱ ᱟᱹᱨᱤ ᱨᱮᱱᱟᱜ ᱠᱟᱛᱷᱟ ᱠᱚ ᱤᱱᱰᱤᱭᱟᱱ ᱠᱚᱱᱥᱴᱤᱴᱤᱭᱩᱥᱚᱱ ᱟᱨᱴᱤᱠᱮᱞ ᱯᱷᱤᱯᱴᱤᱱ ᱥᱤᱠᱥᱴᱤᱱ ᱛᱷᱨᱤ ᱛᱷᱨᱤ ᱡᱤᱨᱳ 332, 335 and 46 ᱨᱮ ᱢᱮᱱᱥᱮᱱ ᱢᱮᱱᱟᱜ ᱟᱠᱟᱫᱟ ᱮᱥᱥᱤ ᱮᱥᱴᱤ ᱨᱤᱡᱟᱨᱵᱷᱮᱥᱚᱱ ᱨᱮᱱᱟᱜ ᱠᱟᱛᱷᱟ ᱠᱚ ᱮᱥᱥᱤ ᱮᱥᱴᱤ ᱫᱚ ᱡᱟᱦᱟᱸᱭ ᱛᱟᱦᱮᱸ ᱫᱚ ᱵᱟᱝ ᱠᱚ ᱦᱩᱭ ᱫᱟᱲᱮᱭᱟᱜᱼᱟ ᱚᱱᱟ ᱞᱟᱹᱜᱤᱫ ᱥᱤᱟᱨᱟᱭ ᱨᱤᱯᱳᱨᱴ ᱞᱟᱜᱟᱜᱼᱟ ᱥᱮᱫᱟᱭ ᱠᱷᱚᱱ ᱟᱱᱴᱮᱪᱮᱵᱮᱞ ᱨᱮᱱᱟᱜ ᱥᱤᱠᱟᱹᱨ ᱦᱩᱭ ᱞᱟᱹᱠᱛᱤ ᱡᱟᱦᱮᱨ ᱨᱮ ᱵᱚᱸᱜᱟ ᱵᱩᱨᱩ ᱞᱟᱹᱠᱛᱤ ᱥᱮᱯᱟᱨᱮᱴ ᱠᱟᱥᱴᱚᱢ ᱞᱟᱹᱠᱛᱤ ᱠᱟᱱᱟ ᱩᱱ ᱟᱢ ᱮᱥᱥᱤ ᱮᱥᱴᱤ ᱠᱮᱴᱟᱜᱚᱨᱤ ᱨᱮᱢ ᱦᱤᱡᱩᱜᱼᱟ ᱵᱟᱝᱠᱷᱟᱱ ᱵᱟᱝ ᱡᱟᱦᱮᱨ ᱵᱟᱹᱜᱤ ᱠᱟᱛᱮ ᱮᱴᱟᱜ ᱢᱚᱱᱫᱤᱨ ᱪᱟᱨᱪ ᱢᱚᱥᱡᱤᱫ ᱨᱮ ᱵᱚᱸᱜᱟ ᱵᱩᱨᱩᱭᱟᱢ ᱟᱨᱮᱢ ᱫᱟᱹᱵᱤᱭᱟ ᱤᱧ ᱫᱚ ᱮᱥᱴᱤ ᱠᱟᱹᱱᱟᱹᱧ ᱱᱚᱝᱠᱟ ᱫᱚ ᱵᱟᱝ ᱜᱟᱱᱚᱜᱼᱟ ᱟᱨ ᱚᱱᱠᱟᱱ ᱦᱚᱲ ᱠᱚᱜᱮ ᱯᱷᱮᱠ ᱮᱥᱴᱤ ᱨᱮᱱᱟᱜ ᱛᱚᱠᱢᱟ ᱮᱢ ᱞᱟᱹᱠᱛᱤ ᱠᱟᱱ ᱛᱟᱵᱚᱱᱟ ᱱᱩᱠᱩ ᱞᱟᱦᱟ ᱰᱤᱞᱤᱥᱴᱤᱝ ᱞᱟᱹᱠᱛᱤ ᱠᱟᱱᱟ ᱢᱩᱪᱟᱹᱫ ᱨᱮ ᱱᱚᱣᱟ ᱜᱤᱧ ᱞᱟᱹᱭᱟ ᱥᱳᱥᱟᱞ ᱢᱤᱰᱤᱭᱟ ᱨᱮ ᱵᱷᱤᱰᱤᱭᱳ ᱵᱮᱱᱟᱣ ᱞᱟᱦᱟ ᱱᱤᱡᱮ ᱯᱟᱲᱦᱟᱜ ᱯᱮ ᱱᱚᱞᱮᱡᱽ ᱵᱟᱹᱲᱛᱤ ᱛᱟᱯᱮ ᱵᱷᱩᱞᱵᱷᱟᱞ ᱮᱠᱥᱯᱞᱮᱱᱮᱥᱚᱱ ᱮᱢ ᱠᱟᱛᱮ ᱦᱚᱲ ᱟᱞᱚᱯᱮ ᱵᱷᱤᱲᱠᱟᱹᱣ ᱠᱚ ᱛᱟᱵᱚᱱᱟ